ᱥᱚᱝᱥᱛᱷᱟ ᱦᱚᱸ ᱱᱚᱝᱠᱟ ᱠᱚ ᱞᱟᱹᱭ ᱮᱫᱟ ᱡᱮ ᱵᱟᱨᱚ ᱯᱟᱨᱥᱮᱱᱴ ᱞᱮᱠᱟ ᱟᱹᱫᱤᱵᱟᱹᱥᱤ ᱵᱷᱟᱨᱚᱛ ᱫᱤᱥᱚᱢ ᱨᱮ ᱢᱮᱱᱟᱜ ᱠᱚᱣᱟ ᱛᱟᱦᱚᱞᱮ ᱵᱟᱨᱚ ᱯᱟᱨᱥᱮᱱᱴ ᱡᱩᱫᱤ ᱥᱟᱭ ᱠᱟᱲᱟ ᱵᱟᱨᱚ ᱯᱟᱨᱥᱮᱱᱴ ᱡᱩᱫᱤ ᱠᱚ ᱦᱩᱭᱩᱜᱼᱟ ᱮᱸᱰᱮᱠᱷᱟᱱ ᱫᱚ ᱥᱟᱭ ᱠᱟᱲᱟ ᱵᱟᱨᱚ ᱯᱟᱨᱥᱮᱱᱴ ᱟᱹᱫᱤᱵᱟᱹᱥᱤ ᱠᱚᱣᱟᱜ ᱥᱚᱝᱨᱚᱠᱷᱚᱱ ᱫᱚ ᱦᱩᱭᱩᱜᱼᱟ ᱢᱮᱱᱠᱷᱟᱱ ᱥᱚᱨᱠᱟᱨ ᱢᱟ ᱚᱱᱟ ᱫᱚ ᱵᱟᱭ ᱠᱷᱚᱡᱟ ᱡᱟᱦᱟᱸ ᱠᱟᱱ ᱜᱮ ᱚᱱᱟ ᱫᱚ ᱛᱚ ᱱᱚᱰᱮ ᱟᱵᱚ ᱡᱮᱢᱚᱱ ᱦᱚᱲ ᱦᱚᱯᱚᱱ ᱥᱮ ᱥᱟᱱᱛᱟᱲ ᱦᱚᱯᱚᱱ ᱡᱟᱦᱟᱸᱭ ᱟᱵᱚ ᱢᱤᱫᱴᱮᱱ ᱜᱩᱥᱴᱤ ᱠᱟᱱᱟ ᱵᱚᱱ ᱟᱹᱫᱤᱵᱟᱹᱥᱤ ᱵᱷᱤᱛᱨᱤ ᱨᱮ ᱚᱱᱠᱟ ᱜᱮ ᱢᱩᱰᱟᱹ ᱢᱤᱫᱴᱮᱱ ᱜᱩᱥᱴᱤ ᱠᱟᱱᱟ ᱠᱚ ᱢᱟᱦᱞᱮ ᱢᱤᱫᱴᱮᱱ ᱜᱩᱥᱴᱤ ᱠᱟᱱᱟ ᱠᱚ ᱵᱷᱩᱢᱤᱡ ᱢᱤᱫᱴᱮᱱ ᱜᱩᱥᱴᱤ ᱠᱟᱱᱟ ᱠᱚ ᱱᱚᱝᱠᱟ ᱟᱵᱚ ᱯᱚᱥᱪᱤᱢ ᱵᱟᱝᱞᱟ ᱨᱮ ᱵᱤᱭᱟᱞᱤᱥ ᱴᱤ ᱟᱹᱫᱤᱵᱟᱹᱥᱤ ᱛᱷᱚᱠ ᱢᱮᱱᱟᱜᱼᱟ ᱡᱟᱦᱟᱸᱭ ᱫᱚ ᱥᱚᱨᱠᱟᱨᱮ ᱵᱟᱛᱟᱣ ᱟᱠᱟᱫ ᱮᱢᱚᱱ ᱦᱚᱸ ᱟᱹᱫᱤᱵᱟᱹᱥᱤ ᱢᱮᱱᱟᱜ ᱠᱚᱣᱟ ᱡᱟᱦᱟᱸᱭ ᱫᱚ ᱥᱚᱨᱠᱟᱨ ᱱᱤᱛ ᱦᱚᱸ ᱟᱹᱣᱨᱤ ᱵᱟᱛᱟᱣ ᱛᱚ ᱜᱚᱴᱟ ᱵᱷᱟᱨᱚᱛ ᱫᱤᱥᱚᱢ ᱨᱮ ᱱᱚᱣᱟ ᱫᱚ ᱯᱚᱥᱪᱤᱢ ᱵᱟᱝᱞᱟ ᱨᱮᱱᱟᱜ ᱠᱟᱛᱷᱟ ᱡᱮ ᱦᱚᱸᱜᱼᱚ ᱱᱚᱝᱠᱟᱱ ᱜᱳᱥᱴᱤ ᱫᱚ ᱜᱚᱴᱟ ᱵᱷᱟᱨᱚᱛ ᱫᱤᱥᱚᱢ ᱨᱮ ᱠᱤᱪᱷᱩ ᱠᱤᱪᱷᱩ ᱱᱤᱛᱚᱛᱛᱚ ᱵᱤᱫ ᱠᱚ ᱢᱮᱱᱫᱟ ᱡᱮᱢᱚᱱ ᱢᱤᱫ ᱥᱚᱢᱚᱭ ᱰᱚᱠᱴᱚᱨ ᱛᱩᱨᱥᱩᱞ

ᱢᱤᱫᱴᱮᱱ ᱡᱤᱵᱚᱱ ᱪᱚᱨᱡᱟ ᱨᱮᱫᱚ ᱢᱤᱫᱴᱮᱱ ᱢᱤᱞ ᱢᱮᱱᱟᱜ ᱟᱠᱟᱫ ᱛᱟᱠᱚ ᱡᱚᱛᱚᱴᱟ ᱵᱟᱝ ᱢᱤᱞᱚᱜ ᱨᱮᱦᱚᱸ ᱠᱤᱪᱷᱩᱴᱟ ᱫᱚ ᱢᱤᱞ ᱢᱮᱱᱟᱜ ᱟᱠᱟᱫ ᱛᱟᱠᱚ ᱮᱵᱚᱝ ᱚᱱᱮ ᱚᱱᱟ ᱟᱠᱚᱣᱟᱜ ᱡᱩᱫᱟᱹ ᱛᱮᱫ ᱢᱮᱱᱟᱜ ᱠᱷᱟᱹᱛᱤᱨ ᱛᱮᱜᱮ ᱱᱚᱣᱟ ᱫᱚ ᱱᱚᱣᱟ ᱱᱩᱠᱩ ᱤᱭᱟᱹ ᱠᱚ ᱧᱟᱢ ᱟᱠᱟᱫᱟ ᱱᱚᱣᱟ ᱧᱩᱢ ᱱᱚᱣᱟ ᱠᱚ ᱧᱩᱢ ᱦᱟᱞᱟᱝ ᱟᱠᱟᱫ ᱠᱚᱣᱟ ᱠᱚ ᱟᱫᱚ ᱟᱵᱚ ᱫᱚ ᱟᱹᱰᱤ ᱥᱚᱢᱚᱭ ᱜᱮᱵᱚᱱ ᱢᱚᱱᱮᱭᱟ ᱟᱵᱚᱣᱟᱜ ᱩᱯᱨᱩᱢ ᱡᱮ ᱟᱵᱚ ᱫᱚ ᱮᱥ ᱴᱤ ᱠᱟᱱᱟ ᱮᱥ ᱴᱤ ᱫᱚ ᱵᱟᱝ ᱠᱟᱱᱟ ᱮᱥ ᱴᱤ ᱫᱚ ᱠᱳᱱᱳ ᱨᱮᱥ ᱫᱚ ᱵᱟᱝ ᱠᱟᱱᱟ ᱱᱚᱣᱟ ᱫᱚ ᱥᱚᱝᱵᱤᱫᱷᱟᱱ ᱨᱮᱱᱟᱜ ᱢᱤᱫᱴᱮᱱ ᱚᱫᱷᱤᱠᱟᱨ ᱢᱟᱱᱮ ᱦᱟᱛᱟᱣ ᱨᱮᱱᱟᱜ ᱢᱤᱫᱴᱮᱱ ᱩᱯᱨᱩᱢ ᱱᱚᱰᱮ ᱫᱚ ᱡᱟᱹᱛ ᱫᱚ ᱵᱟᱝ ᱠᱟᱱᱟ ᱮᱥ ᱴᱤ ᱫᱚ ᱮᱥ ᱨᱮᱱᱟᱜ ᱢᱟᱱᱮ ᱦᱩᱭᱩᱜ ᱠᱟᱱᱟ ᱥᱤᱰᱩ ᱟᱨ ᱴᱤ ᱨᱮᱱᱟᱜ ᱢᱟᱱᱮ ᱦᱩᱭᱩᱜ ᱠᱟᱱᱟ ᱴᱨᱟᱭᱤᱵ ᱢᱟᱱᱮ ᱯᱷᱩᱞ ᱢᱤᱱᱤᱝ ᱦᱩᱭᱩᱜ ᱠᱟᱱᱟ ᱥᱤᱰᱩᱞ ᱴᱨᱟᱭᱤᱵ ᱢᱟᱱᱮ ᱚᱱᱟ ᱨᱮᱱᱟᱜ ᱵᱟᱝᱞᱟ ᱛᱮᱫ ᱫᱚ ᱪᱮᱫ ᱦᱩᱭᱩᱜ ᱠᱟᱱᱟ ᱛᱚᱯᱥᱤᱞᱤ ᱩᱯᱚᱡᱟᱛᱤ ᱮᱵᱟᱨ ᱛᱚᱯᱥᱤᱞᱤ ᱢᱟᱱᱮ ᱪᱮᱫ ᱟᱹᱰᱤ ᱦᱚᱲᱜᱮ ᱛᱚᱯᱥᱤᱞᱤ ᱠᱚ ᱢᱚᱱᱮᱭᱟ ᱡᱮ ᱱᱚᱣᱟ ᱫᱚ ᱢᱤᱫᱴᱮᱱ ᱡᱟᱹᱛ ᱠᱟᱱᱟ ᱱᱚᱣᱟ ᱫᱷᱟᱨᱚᱱᱟ ᱢᱮᱱᱟᱜ ᱛᱟᱠᱚᱣᱟ ᱯᱚᱱᱰᱤᱛ ᱦᱚᱲ ᱛᱚᱯᱥᱤᱞᱤ ᱨᱮᱱᱟᱜ ᱢᱟᱱᱮ ᱫᱚ ᱦᱩᱭᱩᱜ ᱛᱚᱯᱥᱤᱞ ᱢᱟᱱᱮ ᱦᱩᱭᱩᱜᱚᱜ ᱠᱟᱱᱟ ᱢᱤᱫ ᱨᱚᱠᱚᱢ ᱯᱷᱚᱨ ᱫᱚ ᱠᱚᱨᱢᱟᱱᱱᱚ ᱵᱚᱫᱽᱫᱷᱚ ᱯᱚᱨ ᱯᱚᱨ ᱡᱟᱦᱟᱸ ᱢᱤᱫᱴᱮᱱ ᱡᱟᱦᱟᱱᱟᱜ ᱧᱩᱛᱩᱢ ᱨᱮᱱᱟᱜ ᱛᱟᱹᱞᱤᱠᱟ ᱚᱱᱮ ᱚᱱᱟᱜᱮ ᱦᱩᱭᱩᱜ ᱠᱟᱱᱟ ᱛᱚᱯᱥᱤᱞ ᱛᱟᱦᱚᱞᱮ ᱯᱚᱨ ᱯᱚᱨ ᱡᱟᱦᱟᱸᱭ ᱡᱟᱹᱛᱤ ᱜᱩᱥᱴᱤ ᱠᱚᱠᱚ ᱛᱟᱹᱞᱤᱠᱟ ᱟᱠᱟᱫ ᱠᱚᱣᱟ ᱚᱱᱮ ᱚᱱᱩᱥᱩᱪᱤ ᱛᱚ ᱟᱹᱰᱤ ᱦᱚᱲ ᱜᱮᱠᱚ ᱢᱚᱱᱮᱭᱟ ᱱᱚᱣᱟ ᱫᱚ ᱮᱥ ᱴᱤ ᱢᱟᱱᱮ ᱡᱟᱹᱛ ᱠᱟᱱᱟ ᱵᱟᱝ ᱠᱟᱱᱟ ᱟᱫᱚ ᱡᱟᱦᱟᱸ ᱠᱟᱱ ᱜᱮ ᱛᱚ ᱱᱚᱜᱼᱚ ᱱᱚᱣᱟ ᱡᱮ ᱱᱚᱜᱼᱚ ᱱᱚᱣᱟ ᱨᱚᱠᱚᱢ ᱟᱹᱫᱤᱵᱟᱹᱥᱤ ᱢᱮᱱᱟᱜᱼᱟ ᱛᱟ ᱟᱵᱚᱣᱟᱜ ᱛᱮᱦᱮᱧᱟᱜ ᱜᱟᱞᱢᱟᱨᱟᱣ ᱨᱮᱱᱟᱜ ᱵᱤᱥᱚᱭ ᱫᱚ ᱦᱩᱭᱩᱜ ᱠᱟᱱᱟ ᱩᱱᱠᱩᱣᱟᱜ ᱫᱷᱚᱨᱚᱢ ᱟᱹᱫᱤᱵᱟᱹᱥᱤ ᱪᱤᱞᱤ ᱠᱚ ᱢᱮᱛᱟᱜ ᱱᱚᱣᱟ ᱤᱫᱤ ᱠᱟᱛᱮ ᱱᱤᱛ ᱱᱤᱨᱤ ᱵᱤᱜᱽᱜᱟᱱᱤ ᱠᱚ ᱥᱮ ᱥᱚᱢᱟᱡᱽ ᱵᱤᱜᱽᱜᱟᱱ ᱵᱤᱜᱽᱜᱟᱱᱤ ᱠᱚ ᱵᱷᱤᱛᱨᱤ ᱨᱮ ᱟᱹᱰᱤ ᱢᱚᱛᱟᱱᱛᱚᱨ ᱢᱮᱱᱟᱜᱼᱟ ᱛᱚᱵᱮ ᱢᱚᱛᱟᱱᱛᱚᱨ ᱛᱟᱦᱮᱸ ᱛᱟᱦᱮᱱ ᱨᱮᱦᱚᱸ ᱢᱤᱫᱴᱮᱱ ᱵᱤᱥᱚᱭ ᱨᱮᱫᱚ ᱡᱚᱛᱚ ᱦᱚᱲ ᱠᱚ ᱴᱷᱤᱠ ᱡᱮ ᱩᱱᱠᱩᱣᱟᱜ ᱢᱤᱫᱴᱮᱱ ᱴᱮᱨᱤᱴᱳᱨᱤᱭᱟᱞ ᱡᱟᱭᱜᱟ ᱢᱮᱱᱟᱜᱼᱟ ᱢᱤᱫᱴᱮᱱ ᱮᱞᱟᱠᱟ ᱢᱮᱱᱟᱜᱼᱟ ᱩᱱᱠᱩᱣᱟᱜ ᱱᱤᱡᱚᱥᱥᱚ ᱩᱱᱠᱩᱣᱟᱜ ᱢᱤᱫᱴᱮᱱ ᱥᱯᱤᱪ ᱢᱮᱱᱟᱜ ᱛᱟᱠᱚᱣᱟ ᱢᱟᱱᱮ ᱨᱚᱲ ᱦᱮᱱᱟᱜ ᱩᱱᱠᱩᱣᱟᱜ ᱱᱤᱡᱚᱥᱥᱚ ᱢᱤᱫᱴᱮᱱ ᱟᱹᱨᱤᱪᱟᱹᱞᱤ ᱢᱮᱱᱟᱜᱼᱟ ᱱᱩᱠᱩ ᱢᱤᱫ ᱡᱷᱟᱭ ᱛᱮ ᱢᱤᱫᱴᱮᱱ ᱠᱚ ᱛᱟᱦᱮᱸ ᱱᱚᱣᱟ ᱫᱚ ᱡᱚᱛᱚ ᱦᱚᱲ ᱜᱮᱠᱚ ᱢᱤᱫ ᱟᱨᱦᱚᱸ ᱟᱹᱫᱤᱵᱟᱹᱥᱤ ᱪᱤᱞᱤ ᱠᱟᱱᱟ ᱱᱚᱣᱟ ᱦᱚᱸ ᱫᱷᱟᱹᱨᱛᱤ ᱨᱮᱱ ᱥᱚᱢᱟᱡᱽ ᱵᱤᱜᱽᱜᱟᱱᱤ ᱪᱮᱫ ᱠᱚ ᱞᱟᱹᱭᱫᱟ ᱱᱩᱠᱩ ᱤᱫᱤ ᱠᱟᱛᱮ ᱱᱚᱣᱟ ᱠᱚ ᱟᱦᱟᱸ ᱟᱵᱚᱣᱟᱜ ᱵᱟᱰᱟᱭ ᱨᱮᱱᱟᱜ ᱫᱚᱨᱠᱟᱨ ᱢᱮᱱᱟᱜᱼᱟ ᱟᱵᱚ ᱵᱚᱱ ᱵᱟᱰᱟᱭ ᱠᱟᱫᱟ ᱡᱮ ᱵᱤᱵᱚᱨᱛᱚᱱ ᱵᱟᱫᱽ ᱨᱮᱱ ᱫᱚ ᱪᱟᱥ ᱫᱟᱨ ᱩᱱᱤ ᱜᱮᱛᱚ ᱵᱚᱱ ᱵᱟᱰᱟᱭ ᱩᱱᱤ ᱨᱮᱱ ᱜᱚᱲᱚᱢ ᱛᱮ ᱯᱷᱞᱤᱠᱥ ᱯᱮᱰᱮᱞ ᱩᱱᱤ ᱨᱮᱱ ᱜᱚᱲᱚᱢ ᱛᱮ ᱯᱷᱞᱤᱠᱥ ᱯᱮᱰᱮᱞ ᱩᱱᱤ ᱫᱚ ᱩᱲᱤᱥᱥᱟ ᱨᱮᱱ ᱢᱤᱫ ᱟᱹᱫᱤᱵᱟᱹᱥᱤ ᱟᱭᱳ ᱥᱟᱶ ᱜᱷᱟᱨᱚᱸᱡᱽ ᱟᱫᱚ ᱠᱟᱛᱷᱟ ᱫᱚ ᱱᱚᱣᱟ ᱠᱟᱱᱟ ᱩᱱᱤ ᱟᱭᱟᱜ ᱯᱩᱛᱷᱤ ᱨᱮ ᱢᱤᱫᱴᱮᱱ ᱨᱮ ᱚᱱᱟ ᱯᱩᱛᱷᱤ ᱨᱮᱱᱟᱜ ᱧᱩᱛᱩᱢ ᱱᱤᱛᱚᱜ ᱫᱚ ᱵᱟᱹᱧ ᱟᱣᱩᱴ ᱚᱯᱷ ᱫᱟ ᱟᱨᱛᱷ ᱦᱮᱸ ᱦᱮᱸ ᱟᱣᱩᱴ ᱚᱯᱷ ᱫᱟ ᱟᱨᱛᱷ ᱚᱱᱟᱨᱮ ᱩᱱᱤ ᱞᱟᱹᱭ ᱠᱮᱫᱟ ᱡᱮ ᱫᱷᱟᱹᱨᱛᱤ ᱨᱮᱱᱟᱜ ᱡᱟᱦᱟᱸ ᱢᱚᱡᱟᱜ ᱥᱚᱨᱮᱥᱟᱜ ᱱᱟᱯᱟᱭ ᱡᱩᱫᱤ ᱢᱮᱱᱟᱜ ᱠᱷᱟᱱ ᱚᱱᱟ ᱫᱚ ᱩᱱᱠᱩ ᱴᱷᱮᱱ ᱱᱩᱠᱩ ᱡᱮ ᱦᱤᱞᱳᱜ ᱠᱚ ᱟᱫᱚᱜᱼᱟ ᱮᱱ ᱦᱤᱞᱳᱜ ᱜᱮ ᱫᱷᱟᱹᱨᱛᱤ ᱨᱮᱱᱟᱜ ᱢᱚᱡᱟᱜ ᱥᱚᱨᱮᱥᱟᱜ ᱨᱤᱞᱟᱹᱢᱟᱞᱟ ᱫᱚ ᱱᱚᱣᱟ ᱦᱚᱸ ᱟᱵᱚ ᱵᱚᱱ ᱵᱟᱰᱟᱭᱟ ᱡᱮ ᱱᱚᱣᱟ ᱫᱷᱟᱹᱨᱛᱤ ᱨᱮ ᱟᱹᱰᱤ ᱡᱟᱹᱛᱤ ᱜᱳᱥᱴᱤ ᱢᱮᱱᱟᱜ ᱟᱠᱟᱫ ᱠᱚᱣᱟ ᱢᱮᱱᱠᱷᱟᱱ ᱥᱚᱢᱟᱡᱽ ᱵᱤᱜᱽᱜᱟᱱᱤ ᱠᱚ ᱵᱟᱹᱲᱛᱤ ᱠᱟᱭᱛᱮ ᱟᱹᱫᱤᱵᱟᱹᱥᱤ ᱪᱮᱛᱟᱱ ᱨᱮ ᱪᱮᱫᱟᱜ ᱩᱱᱟᱹᱜ ᱫᱚᱠᱚ ᱩᱭᱦᱟᱹᱨ ᱱᱚᱣᱟ ᱫᱚ ᱢᱤᱫᱴᱮᱱ ᱟᱵᱚᱣᱟᱜ ᱵᱷᱟᱵᱽᱱᱟ ᱨᱮᱱᱟᱜ ᱫᱚᱨᱠᱟᱨ ᱢᱟᱱᱮ ᱩᱱᱠᱩ ᱴᱷᱮᱱ ᱢᱤᱫᱴᱮᱱ ᱱᱟᱯᱟᱭ ᱡᱤᱱᱤᱥ ᱢᱚᱡᱽ ᱡᱤᱱᱤᱥ ᱩᱱᱠᱩ ᱠᱚ ᱧᱮᱞ ᱧᱟᱢ ᱟᱠᱟᱫ ᱛᱮ ᱱᱩᱠᱩ ᱤᱫᱤ ᱠᱟᱛᱮ ᱩᱱᱟᱹᱜ ᱠᱤᱪᱷᱩ ᱠᱷᱚᱸᱫᱽᱨᱚᱱ ᱠᱚ ᱪᱟᱞᱟᱜ ᱛᱚ ᱱᱤᱭᱟᱹ ᱠᱷᱚᱱ ᱟᱵᱚ ᱢᱤᱫᱴᱮᱱ ᱵᱚᱱ ᱵᱩᱡᱽ ᱫᱟᱲᱮᱭᱟᱜᱼᱟ ᱡᱮ ᱱᱩᱠᱩ ᱫᱚ ᱢᱟᱱᱣᱟ ᱞᱮᱠᱟᱛᱮ ᱢᱤᱫᱴᱮᱱ ᱥᱚᱨᱮᱥ ᱢᱟᱱᱣᱟ ᱠᱟᱱᱟ ᱡᱟᱦᱟᱸ ᱛᱤᱱᱟᱹᱜ ᱢᱟᱱᱣᱟ ᱜᱩᱥᱴᱤ ᱢᱮᱱᱟᱜ ᱠᱚᱣᱟ ᱚᱱᱠᱟ ᱩᱱᱠᱩ ᱫᱚ ᱥᱚᱨᱮᱥ ᱢᱟᱱᱣᱟ ᱠᱟᱱᱟ ᱵᱟᱠᱷᱟᱱ ᱯᱞᱮᱥᱯᱮᱴ ᱞᱮᱠᱟᱱ ᱦᱚᱲ ᱚᱦᱚᱭ ᱢᱮᱱ ᱠᱮᱭᱟ ᱡᱮ ᱫᱷᱟᱹᱨᱛᱤ ᱨᱮ ᱱᱟᱱᱟᱯᱟᱭᱟᱜ ᱵᱩᱜᱤᱭᱟᱜ ᱡᱩᱫᱤ ᱛᱟᱦᱮᱱᱟ ᱩᱱᱠᱩ ᱴᱷᱮᱱ ᱜᱮ ᱛᱟᱦᱮᱱᱟ ᱟᱨ ᱩᱱᱠᱩ ᱠᱚ ᱟᱫ ᱞᱮᱱᱠᱷᱟᱱ ᱫᱷᱟᱹᱨᱛᱤ ᱨᱮ ᱚᱱᱟ ᱠᱚ ᱡᱤᱱᱤᱥ ᱪᱮᱫ ᱜᱮ ᱵᱟᱝ ᱛᱟᱦᱮᱱᱟ ᱚᱱᱟ ᱫᱚ ᱪᱮᱫ ᱧᱮᱞ ᱠᱟᱛᱮ ᱠᱚ ᱢᱮᱱᱫᱟ ᱦᱮᱸ ᱥᱮ ᱱᱩᱠᱩᱣᱟᱜ ᱡᱤᱵᱚᱱ ᱪᱚᱨᱪᱟ ᱢᱟᱱᱮ ᱩᱱᱠᱩ ᱥᱮᱛᱟᱜ ᱠᱷᱚᱱ ᱟᱹᱭᱩᱵ ᱫᱷᱟᱹᱵᱤᱡ ᱪᱮᱫ ᱞᱮᱠᱟᱛᱮ ᱡᱤᱭᱚᱱ ᱠᱚ ᱠᱷᱟᱸᱰᱟᱣᱟ ᱢᱟᱹᱱᱢᱤ ᱛᱩᱞᱩᱡ ᱩᱱᱠᱩ ᱪᱮᱫ ᱞᱮᱠᱟ ᱠᱚ ᱵᱮᱣᱦᱟᱨᱟ ᱡᱤᱵᱽ ᱡᱤᱭᱟᱹᱞᱤ ᱛᱩᱞᱩᱡ ᱪᱮᱫ ᱞᱮᱠᱟ ᱠᱚ ᱵᱮᱣᱦᱟᱨᱟ ᱫᱟᱨᱮ ᱱᱟᱹᱲᱤ ᱛᱩᱞᱩᱡ ᱪᱮᱫ ᱞᱮᱠᱟ ᱠᱚ ᱵᱮᱣᱦᱟᱨᱟ ᱡᱟᱦᱟᱸ ᱵᱮᱣᱦᱟᱨ ᱫᱚ ᱩᱱᱠᱩᱣᱟᱜ ᱫᱚ ᱢᱤᱫᱴᱮᱱ ᱵᱚᱸᱜᱟ ᱞᱮᱠᱟᱱ ᱵᱮᱣᱦᱟᱨ ᱠᱟᱱ ᱛᱟᱠᱚᱣᱟ ᱟᱵᱚ ᱵᱚᱱ ᱯᱟᱹᱛᱭᱟᱹᱣ ᱢᱮᱱᱟᱜ ᱛᱟᱵᱚᱱᱟ ᱡᱮ ᱵᱚᱸᱜᱟ ᱫᱚ ᱢᱟᱹᱱᱢᱤᱭᱟᱜ ᱠᱚ ᱵᱩᱜᱤᱭᱟ ᱵᱚᱸᱜᱟ ᱵᱮᱵᱚᱦᱟᱨ ᱫᱚ ᱵᱩᱜᱤᱭᱟ ᱛᱟᱦᱞᱮ ᱱᱩᱠᱩ ᱢᱟᱹᱱᱢᱤᱭᱟᱜ ᱵᱮᱵᱚᱦᱟᱨ ᱩᱱᱟᱹᱜ ᱥᱚᱨᱚᱥᱟ ᱩᱱᱟᱹᱜ ᱥᱤᱵᱤᱞᱟ ᱩᱱᱟᱹᱜ ᱢᱚᱡᱽ ᱟᱨ ᱚᱱᱟ ᱠᱷᱟᱹᱛᱤᱨ ᱛᱮᱜᱮ ᱡᱮ ᱱᱚᱜᱼᱚ ᱱᱚᱝᱠᱟᱱ ᱵᱮᱵᱚᱦᱟᱨ ᱡᱩᱫᱤ ᱫᱷᱟᱹᱨᱛᱤ ᱠᱷᱚᱱ ᱢᱚᱦᱚᱨ ᱢᱮᱴᱟᱜᱼᱟ ᱮᱱᱠᱷᱟᱱ ᱢᱟᱱᱣᱟᱨᱤ ᱢᱮᱱᱛᱮ ᱪᱮᱫ ᱡᱤᱱᱤᱥ ᱜᱮ ᱫᱷᱟᱹᱨᱛᱤ ᱨᱮ ᱵᱟᱝ ᱛᱟᱦᱮᱱᱟ ᱱᱚᱣᱟ ᱫᱚ ᱜᱚᱴᱟ ᱫᱷᱟᱹᱨᱛᱤ ᱨᱮᱱ ᱥᱚᱢᱟᱡᱽ ᱵᱤᱜᱽᱜᱟᱱᱤ ᱠᱚ ᱵᱩᱡᱽ ᱠᱮᱫᱟ ᱟᱫᱚ ᱱᱚᱜᱼᱚᱭ ᱡᱮ ᱩᱱᱠᱩᱣᱟᱜ ᱟᱪᱟᱨ ᱟᱪᱚᱨᱚᱱ ᱥᱮᱛᱟᱜ ᱠᱷᱚᱱ ᱟᱹᱭᱩᱵ ᱫᱷᱟᱹᱵᱤᱡ ᱱᱚᱣᱟ ᱜᱮᱛᱚ ᱢᱤᱫ ᱠᱟᱛᱷᱟ ᱢᱤᱫ ᱠᱟᱛᱷᱟ ᱛᱮ ᱢᱤᱫ ᱠᱟᱛᱷᱟ ᱛᱮ ᱫᱷᱚᱨᱚᱢ ᱫᱚ ᱦᱩᱭᱩᱜ ᱠᱟᱱᱟ ᱢᱤᱫᱴᱮᱱ ᱢᱟᱹᱱᱢᱤᱭᱟᱜ ᱥᱮᱛᱟᱜ ᱠᱷᱚᱱ ᱟᱹᱭᱩᱵ ᱫᱷᱟᱹᱵᱤᱡ ᱪᱮᱫ ᱞᱮᱠᱟᱭ ᱠᱷᱟᱸᱰᱟᱣ ᱥᱮ ᱥᱟᱨᱟ ᱡᱤᱭᱚᱱ ᱪᱮᱫ ᱞᱮᱠᱟ ᱠᱟᱛᱮ ᱮ ᱠᱷᱟᱸᱰᱟᱣᱮᱫᱟ ᱚᱨᱛᱷᱟᱛ ᱟᱭᱟᱜ ᱢᱤᱫᱴᱮᱱ ᱡᱤᱵᱚᱱ ᱥᱳᱭᱞᱤ ᱥᱮ ᱡᱤᱵᱚᱱ ᱪᱚᱨᱡᱟ ᱪᱮᱫ ᱞᱮᱠᱟᱱ ᱠᱟᱱ ᱛᱟᱭᱟ ᱚᱱᱟᱜᱮ ᱟᱭᱟᱜ ᱫᱷᱚᱨᱚᱢ ᱤᱧᱤᱧ ᱦᱟᱱᱠᱟᱭᱮᱫᱟ ᱱᱟᱝᱠᱟᱭᱮᱫᱟᱹᱧ ᱚᱱᱟ ᱦᱚᱸ ᱠᱟᱱᱟ ᱠᱤᱱᱛᱩ ᱫᱷᱚᱨᱚᱢ ᱨᱮᱱᱟᱜ ᱠᱟᱹᱴᱤᱡ ᱦᱚᱢᱚᱜ ᱢᱤᱫᱴᱮᱱ ᱦᱚᱯᱚᱱ ᱦᱚᱯᱚᱱ ᱦᱚᱲᱢᱚ ᱦᱟᱹᱴᱤᱧ ᱫᱚ ᱟᱫᱚ ᱚᱱᱟ ᱠᱚ ᱡᱟᱦᱟᱸ ᱟᱵᱚ ᱵᱚᱱ ᱠᱚᱨᱟᱣᱮᱫ ᱡᱮᱢᱚᱱ ᱪᱮᱫ ᱞᱮᱠᱟ ᱟᱵᱚ ᱡᱮ ᱫᱟᱨᱮ ᱵᱩᱴᱟᱹ ᱨᱮᱵᱚᱱ ᱵᱚᱸᱜᱟᱭᱮᱫᱟ ᱠᱤᱪᱷᱩ ᱯᱚᱱᱰᱤᱛ ᱠᱚᱠᱚ ᱢᱚᱱᱮ ᱫᱟᱲᱮᱭᱟᱜᱼᱟ ᱱᱚᱣᱟ ᱫᱚ ᱟᱨ ᱢᱤᱫᱴᱮᱱ ᱜᱤᱫᱽᱨᱟᱹ ᱠᱷᱮᱞ ᱱᱚᱣᱟ ᱛᱮᱫᱚ ᱪᱮᱫ ᱦᱩᱭᱩᱜᱼᱟ ᱢᱮᱱᱠᱷᱟᱱ ᱱᱚᱣᱟ ᱛᱟᱭᱚᱢ ᱨᱮ ᱢᱟᱹᱱᱢᱤ ᱢᱚᱱᱮ ᱥᱟᱶ ᱱᱚᱣᱟ ᱵᱤᱜᱽᱜᱟᱹᱱ ᱨᱮᱱᱟᱜ ᱪᱮᱫ ᱥᱚᱢᱯᱚᱨᱠᱚ ᱢᱮᱱᱟᱜᱼᱟ ᱚᱱᱟ ᱫᱚ ᱟᱹᱰᱤ ᱜᱟᱹᱦᱤᱨ ᱢᱟᱪᱷᱟ ᱵᱤᱥᱞᱮᱥᱚᱱ ᱫᱟᱨᱮ ᱟᱹᱫᱤᱵᱟᱹᱥᱤ ᱪᱮᱫᱟᱜ ᱠᱚ ᱵᱚᱸᱜᱟᱣᱟ ᱱᱚᱣᱟ ᱫᱚ ᱟᱹᱰᱤ ᱢᱟᱨᱟᱝ ᱠᱟᱛᱷᱟ ᱠᱟᱱᱟ ᱱᱚᱣᱟ ᱫᱚ ᱚᱱᱟ ᱞᱟᱹᱜᱤᱫ ᱛᱮ ᱢᱤᱫ ᱫᱤᱱ ᱥᱟᱨᱟ ᱫᱤᱱ ᱥᱮᱢᱤᱱᱟᱨ ᱦᱩᱭᱩᱜᱼᱟ ᱱᱚᱣᱟ ᱫᱚ ᱱᱟᱣᱟ ᱠᱟᱛᱷᱟ ᱫᱚ ᱵᱟᱝ ᱠᱟᱱᱟ ᱟᱵᱚ ᱵᱚᱱ ᱵᱟᱰᱟᱭᱟ ᱵᱷᱟᱨᱚᱛ ᱫᱤᱥᱚᱢ ᱨᱮᱱᱟᱜ ᱥᱮ ᱫᱷᱟᱹᱨᱛᱤ ᱨᱮᱱᱟᱜ ᱢᱤᱫᱴᱮᱱ ᱢᱟᱨᱮ ᱥᱚᱥᱚᱱᱚᱜ ᱦᱚᱨᱚᱯᱯᱟ ᱢᱚᱦᱮᱱᱡᱳ ᱚᱱᱠᱟᱜᱮ ᱡᱮᱢᱚᱱ ᱪᱤᱱ ᱫᱤᱥᱚᱢ ᱨᱮᱱᱟᱜ ᱢᱮᱱᱟᱜᱼᱟ ᱦᱮᱸᱥᱮ ᱱᱚᱝᱠᱟ ᱜᱮ ᱤᱨᱟᱠ ᱫᱤᱥᱚᱢ ᱨᱮᱱᱟᱜ ᱢᱮᱱᱟᱜᱼᱟ ᱡᱟᱦᱟᱸ ᱫᱚ ᱢᱚᱥᱤᱯ ᱢᱮᱥᱳᱯᱳᱴᱮᱢᱤᱭᱟ ᱠᱚ ᱢᱮᱛᱟᱜᱼᱟ ᱚᱱᱟ ᱠᱚᱫᱚ ᱢᱤᱫ ᱢᱟᱱᱮ ᱢᱤᱫ ᱥᱚᱢᱚᱭ ᱨᱮᱱᱟᱜ ᱠᱟᱱ ᱜᱮᱭᱟ ᱚᱱᱟ ᱠᱚ ᱥᱟᱥᱚᱱ ᱛᱚ ᱡᱟᱦᱟᱸᱭ ᱱᱤᱛᱚᱜ ᱛᱚᱵᱤᱫ ᱠᱚ ᱱᱩᱠᱩ ᱦᱚᱸ ᱚᱸᱰᱮ ᱠᱚ ᱞᱟᱹᱭᱮᱫ ᱠᱟᱱᱟ ᱡᱮ ᱚᱱᱟ ᱢᱚᱦᱚᱨᱯᱟ ᱢᱚᱦᱚᱱᱡᱚᱫᱟᱲᱳ ᱨᱮ ᱫᱟᱨᱮ ᱨᱮᱱᱟᱜ ᱵᱚᱸᱜᱟ ᱫᱟᱨᱮ ᱠᱚ ᱵᱚᱸᱜᱟ ᱛᱚ ᱚᱠᱚᱭ ᱫᱚ ᱫᱟᱨᱮ ᱠᱚ ᱵᱚᱸᱜᱟᱣᱟ ᱱᱤᱛ ᱦᱚᱸᱛᱚ ᱵᱚᱱ ᱧᱮᱞᱮᱫ ᱚᱱᱟ ᱫᱚ ᱟᱹᱫᱤᱵᱟᱹᱥᱤ ᱚᱠᱟ ᱞᱮᱠᱟ ᱛᱚ ᱤᱧ ᱫᱚ ᱚᱱᱟ ᱟᱞᱳᱪᱚᱱᱟ ᱫᱚ ᱵᱟᱹᱧ ᱪᱟᱞᱟᱜ ᱠᱟᱱᱟ ᱡᱮ ᱦᱚᱨᱚᱯᱯᱟ ᱢᱚᱦᱮᱱᱡᱳᱫᱚᱲᱳ ᱥᱟᱶ ᱦᱚᱲ ᱦᱚᱯᱚᱱᱟᱜ ᱛᱤᱱᱟᱹᱜ ᱥᱟᱹᱜᱟᱹᱭ ᱢᱮᱱᱟᱜᱼᱟ ᱤᱧ ᱫᱩᱧ ᱢᱮᱱᱫᱟ ᱟᱹᱰᱤ ᱠᱚᱡ ᱥᱟᱹᱜᱟᱹᱭ ᱢᱮᱱᱟᱜᱼᱟ ᱪᱮᱫ ᱠᱚ ᱥᱟᱹᱜᱟᱹᱭ ᱢᱮᱱᱟᱜᱼᱟ ᱱᱚᱰᱮ ᱫᱚ ᱚᱱᱟ ᱫᱚ ᱵᱟᱹᱧ ᱜᱟᱞᱢᱟᱨᱟᱜ ᱟᱹᱰᱤ ᱠᱚᱡ ᱯᱨᱚᱢᱟᱱ ᱢᱮᱱᱟᱜᱼᱟ ᱤᱧ ᱴᱷᱮᱱ ᱯᱩᱥᱛᱚᱠ ᱨᱮ ᱡᱮ ᱱᱚᱣᱟ ᱫᱚ ᱦᱚᱲ ᱦᱚᱯᱚᱱᱟᱜ ᱥᱤᱵᱤᱞᱟᱭᱡᱮᱥᱚᱱ ᱠᱟᱱᱟ ᱟᱫᱚ ᱡᱟᱦᱳ ᱠᱟᱱ ᱜᱮ ᱛᱚ ᱫᱷᱚᱨᱚᱢ ᱫᱚ ᱚᱱᱮ ᱚᱱᱟ ᱢᱤᱫᱴᱮᱱ ᱡᱤᱵᱚᱱ ᱥᱚᱝᱜᱤ ᱛᱟᱦᱚᱞᱮ ᱟᱵᱚ ᱟᱨ ᱢᱤᱫᱴᱮᱱ ᱠᱟᱛᱷᱟ ᱨᱟᱠᱟᱵ ᱟᱠᱟᱱᱟ ᱡᱮ ᱥᱟᱹᱨᱤ ᱫᱷᱚᱨᱚᱢ ᱟᱨ ᱥᱟᱨᱱᱟ ᱠᱟᱛᱷᱟ ᱨᱟᱠᱟᱵ ᱟᱠᱟᱱᱟ ᱢᱟᱱᱮ ᱥᱟᱹᱨᱤ ᱫᱚ ᱚᱠᱟ ᱡᱤᱱᱤᱥ ᱡᱟᱦᱟᱸ ᱵᱟᱥᱛᱚᱵ ᱚᱱᱟᱜᱮ ᱥᱟᱹᱨᱤ ᱡᱮᱢᱚᱱ ᱪᱮᱫ ᱞᱮᱠᱟ ᱥᱤᱧ ᱪᱟᱸᱫᱚᱭ ᱨᱟᱠᱟᱵ ᱚᱱᱟ ᱫᱚ ᱥᱟᱹᱨᱤ ᱡᱤᱱᱤᱥ ᱠᱟᱱ ᱜᱮᱭᱟ ᱫᱟᱜ ᱫᱚ ᱞᱟᱛᱟᱨ ᱥᱮᱫ ᱟᱹᱛᱩᱜᱼᱟ ᱪᱮᱛᱟᱱ ᱥᱮᱫ ᱫᱚ ᱵᱟᱝ ᱚᱱᱟ ᱫᱚ ᱥᱟᱹᱨᱤ ᱡᱤᱱᱤᱥ ᱠᱟᱱ ᱜᱮᱭᱟ ᱥᱮᱸᱜᱮᱞ ᱫᱚ ᱞᱚᱞᱚᱣᱟ ᱱᱚᱣᱟ ᱫᱚ ᱥᱟᱹᱨᱤ ᱡᱤᱱᱤᱥ ᱠᱟᱱᱟ ᱡᱟᱦᱟᱸ ᱡᱚᱛᱷᱟᱛᱟ ᱚᱱᱮ ᱚᱱᱮ ᱚᱱᱟ ᱚᱱᱟᱜᱮ ᱦᱩᱭᱩᱜ ᱠᱟᱱᱟ ᱥᱟᱹᱨᱤ ᱛᱟᱦᱞᱮ ᱵᱤᱥᱮᱥ ᱠᱟᱭᱛᱮ ᱟᱹᱫᱤᱵᱟᱹᱥᱤ ᱠᱚ ᱛᱟᱞᱟᱨᱮ ᱛᱮᱦᱮᱧ ᱡᱟᱦᱟᱸ ᱢᱤᱫᱴᱮᱱ ᱠᱟᱛᱷᱟ ᱨᱮ ᱦᱮᱡ ᱟᱠᱟᱱᱟ ᱥᱟᱨᱱᱟ ᱟᱨ ᱥᱟᱹᱨᱤ ᱛᱚ ᱱᱚᱣᱟ ᱞᱟᱦᱟᱛᱮ ᱥᱟᱹᱨᱤ ᱠᱟᱛᱷᱟ ᱵᱷᱟᱸᱜᱟᱣ ᱦᱩᱭᱩᱜᱼᱟ ᱟᱨ ᱥᱟᱨᱱᱟ ᱠᱟᱛᱷᱟ ᱵᱷᱟᱸᱜᱟᱣ ᱦᱩᱭᱩᱜᱼᱟ ᱛᱚ ᱥᱟᱹᱨᱤ ᱠᱟᱛᱷᱟ ᱫᱚ ᱪᱮᱫ ᱠᱟᱛᱷᱟ ᱠᱟᱱᱟ ᱱᱚᱣᱟ ᱫᱚ ᱢᱤᱫᱴᱮᱱ ᱚᱥᱛᱷᱤᱨ ᱯᱟᱹᱨᱥᱤ ᱛᱮᱢᱱᱤ ᱥᱟᱨᱱᱟ ᱦᱚᱸ ᱢᱤᱫᱴᱮᱱ ᱚᱥᱴᱨᱤᱠ ᱯᱟᱹᱨᱥᱤ ᱱᱚᱣᱟ ᱫᱚ ᱟᱵᱟᱨ ᱦᱚᱲ ᱯᱟᱹᱨᱥᱤ ᱵᱚᱱ ᱢᱮᱛᱟᱜᱼᱟ ᱚᱱᱟ ᱫᱚ ᱟᱵᱟᱨ ᱢᱩᱰᱟᱹᱨᱤ ᱯᱟᱹᱨᱥᱤ ᱥᱟᱨᱱᱟ ᱥᱚᱵᱽᱫᱚ ᱥᱟᱹᱨᱤ ᱫᱚ ᱟᱨᱦᱚᱸ ᱥᱟᱨᱴᱮᱱ ᱦᱚᱸ ᱛᱚ ᱤᱝᱨᱮᱡᱤ ᱥᱟᱵᱟᱫ ᱥᱟᱶ ᱥᱩᱫᱷᱩ ᱤᱝᱨᱮᱡᱤ ᱥᱟᱵᱟᱫ ᱤᱭᱩᱨᱳᱯ ᱠᱟᱱᱴᱨᱤ ᱨᱮᱱᱟᱜ ᱟᱹᱰᱤ ᱠᱚᱡ ᱯᱟᱹᱨᱥᱤ ᱥᱟᱶ ᱥᱟᱱᱛᱟᱲᱤ ᱯᱟᱹᱨᱥᱤ ᱨᱮᱱᱟᱜ ᱟᱹᱰᱤ ᱢᱤᱞ ᱱᱚᱣᱟ ᱫᱚ ᱵᱟᱹᱧ ᱟᱞᱳᱪᱚᱱᱟᱭᱟ ᱱᱚᱣᱟ ᱫᱚ ᱟᱹᱰᱤ ᱠᱚᱡ ᱢᱤᱞ ᱢᱮᱱᱟᱜᱼᱟ ᱚᱱᱟ ᱫᱚ ᱵᱟᱹᱧ ᱟᱞᱳᱪᱚᱱᱟᱭᱮᱫᱟ ᱚᱱᱟ ᱫᱚ ᱟᱞᱳᱪᱚᱱᱟ ᱚᱱᱟ ᱫᱚ ᱵᱷᱟᱥᱟ ᱵᱤᱜᱽᱜᱟᱱ ᱥᱮᱫ ᱪᱟᱞᱟᱜᱼᱟ ᱟᱫᱚ ᱱᱚᱜᱼᱚᱭ ᱡᱮ ᱥᱟᱨᱱᱟ ᱱᱚᱣᱟ ᱫᱚ ᱢᱩᱱᱰᱟᱹᱨᱤ ᱢᱤᱫᱴᱮᱱ ᱯᱟᱹᱨᱥᱤ ᱠᱟᱱᱟ ᱱᱚᱣᱟ ᱫᱚ ᱡᱟᱦᱟᱸᱭ ᱡᱩᱫᱤ ᱢᱮᱱᱟᱜ ᱛᱟᱯᱮ ᱠᱷᱟᱱ ᱯᱩᱛᱷᱤ ᱯᱮ ᱧᱮᱞ ᱫᱟᱲᱮᱭᱟᱜᱼᱟ ᱩᱱᱤ ᱵᱷᱩᱥᱚᱱ ᱵᱷᱟᱱᱰᱟᱨᱤ ᱢᱩᱱᱰᱟᱨᱤᱠᱟ

ᱢᱟᱱᱮ ᱫᱟᱨᱮ ᱱᱟᱹᱲᱤ ᱠᱚ ᱱᱚᱣᱟ ᱛᱟᱭ ᱜᱮ ᱡᱩᱫᱤ ᱦᱩᱭᱩᱜᱼᱟ ᱥᱮᱨᱢᱟ ᱠᱷᱚᱱ ᱛᱟᱦᱚᱞᱮ ᱫᱟᱨᱮ ᱱᱟᱹᱲᱤ ᱫᱷᱚᱨᱚᱢ ᱠᱟᱛᱷᱟ ᱫᱚ ᱱᱚᱣᱟ ᱦᱩᱭᱩᱜ ᱠᱟᱱᱟ ᱚᱱᱟ ᱨᱮᱱᱟᱜ ᱢᱩᱸᱰᱟᱹ ᱨᱤᱱ ᱠᱟᱛᱷᱟ ᱛᱮ ᱥᱟᱨᱱᱟ ᱨᱮᱱᱟᱜ ᱢᱟᱱᱮ ᱫᱚ ᱚᱱᱟ ᱠᱟᱱᱟ ᱫᱟᱨᱮ ᱱᱟᱹᱲᱤ ᱠᱚ ᱛᱟᱦᱚᱞᱮ ᱫᱟᱨᱮ ᱱᱟᱹᱲᱤ ᱫᱷᱚᱨᱚᱢ ᱟᱪᱪᱷᱟ ᱟᱵᱚ ᱵᱚᱱ ᱢᱮᱱᱫᱟ ᱡᱮᱢᱚᱱ ᱦᱤᱱᱫᱩ ᱫᱷᱚᱨᱚᱢ ᱦᱮᱸ ᱥᱮ ᱛᱚ ᱦᱤᱱᱫᱩ ᱫᱷᱚᱨᱚᱢ ᱨᱮᱱᱟᱜ ᱢᱤᱫᱴᱮᱱ ᱡᱟᱭᱜᱟ ᱢᱮᱱᱟᱜᱼᱟ ᱚᱱᱟ ᱫᱷᱚᱨᱚᱢ ᱪᱚᱨᱪᱟ ᱚᱱᱟ ᱪᱮᱫ ᱠᱚ ᱢᱮᱛᱟᱜᱼᱟ ᱢᱚᱱᱫᱤᱨ ᱛᱮᱢᱱᱤ ᱛᱩᱲᱩᱠ ᱠᱚᱣᱟᱜ ᱢᱮᱱᱟᱜᱼᱟ ᱚᱱᱟ ᱫᱚ ᱜᱤᱨᱡᱟ ᱤᱭᱟᱹ ᱢᱚᱥᱡᱤᱫ ᱠᱚ ᱢᱮᱛᱟᱜ ᱠᱟᱱᱟ ᱠᱷᱨᱤᱥᱴᱟᱱ ᱠᱚᱣᱟᱜ ᱫᱚ ᱢᱮᱱᱟᱜᱼᱟ ᱱᱚᱣᱟ ᱜᱤᱨᱡᱟ ᱩᱱᱠᱩ ᱫᱚᱠᱚ ᱢᱚᱱᱮᱭᱟ ᱡᱮ ᱱᱚᱣᱟ ᱫᱚ ᱟᱞᱮᱭᱟᱜ ᱢᱤᱫᱴᱮᱱ ᱫᱷᱚᱨᱢᱤᱭᱚ ᱡᱟᱭᱜᱟ ᱢᱤᱫᱴᱮᱱ ᱦᱳᱞᱤ ᱯᱞᱮᱥ ᱠᱟᱱ ᱛᱟᱞᱮᱭᱟ ᱚᱱᱟ ᱫᱚ ᱦᱳᱞᱤ ᱯᱞᱮᱥ ᱛᱮᱢᱱᱤ ᱥᱟᱨᱱᱟ ᱦᱚᱸ ᱢᱤᱫᱴᱮᱱ ᱦᱳᱞᱤ ᱯᱞᱮᱥ ᱢᱩᱱᱰᱟᱨᱤ ᱯᱟᱹᱨᱥᱤ